ᱠᱚ ᱱᱩᱭ ᱯᱮ ᱧᱮᱞ ᱫᱟᱲᱮᱭᱟᱭ ᱠᱟᱱ ᱟᱨ ᱱᱩᱭ ᱫᱚ ᱠᱟᱱᱟᱭ ᱨᱚᱡᱤ ᱠᱤᱥᱠᱩ ᱵᱞᱚᱜ ᱟᱨ ᱱᱩᱭ ᱫᱚᱭ ᱦᱮᱡ ᱠᱟᱱᱟ ᱥᱟᱦᱟᱨᱥᱟ ᱠᱷᱚᱡ 130 ᱠᱤᱞᱳᱢᱤᱴᱟᱨ ᱫᱩᱨ ᱱᱚᱰᱮ ᱠᱷᱚᱡ ᱤᱢᱳᱥᱱᱟᱞ ᱧᱚᱜ ᱤᱧ ᱛᱟᱞᱤᱧᱟᱭ ᱟᱹᱰᱤ ᱴᱷᱤᱠ ᱜᱮᱭᱟ ᱟᱹᱰᱤ ᱤᱱᱟᱹ ᱛᱮᱜᱮ ᱵᱩᱡᱷᱟᱹᱜ ᱠᱟᱱᱟ ᱵᱚᱞᱮ ᱟᱹᱰᱤ ᱟᱸᱴᱮ ᱨᱟᱹᱥᱠᱟᱹ ᱠᱟᱱᱟ ᱤᱧ ᱥᱚᱸᱜᱮ ᱧᱟᱯᱟᱢ ᱠᱟᱛᱮ ᱜᱟᱛᱮ ᱠᱚ ᱱᱚᱰᱮ ᱵᱤᱦᱟᱨ ᱨᱮᱱ ᱜᱮ ᱢᱤᱫᱴᱮᱡ ᱯᱮᱲᱟ ᱦᱚᱲᱮ ᱦᱤᱡᱩᱜ ᱠᱟᱱᱟ ᱩᱱᱤ ᱦᱚᱸ ᱵᱞᱚᱜᱟᱨ ᱠᱟᱱ ᱜᱮᱭᱟ ᱟᱫᱚ ᱥᱯᱮᱥᱟᱞ ᱤᱧ ᱥᱚᱸᱜᱮ ᱧᱟᱯᱟᱢᱮ ᱦᱤᱡᱩᱜ ᱠᱟᱱᱟ ᱟᱨ ᱚᱱᱟ ᱦᱚᱸ ᱟᱹᱰᱤ ᱡᱷᱟᱹᱞ ᱠᱷᱚᱱᱮ ᱦᱤᱡᱩᱜ ᱠᱟᱱᱟ ᱟᱫᱚ ᱴᱷᱤᱠ ᱜᱮᱭᱟ ᱫᱮᱞᱟ ᱱᱤᱛ ᱜᱮ ᱯᱷᱳᱱ ᱫᱤᱧ ᱛᱟᱦᱮᱱᱟ ᱢᱮᱱᱫᱟᱭ ᱥᱮᱴᱮᱨ ᱴᱷᱤᱠ ᱠᱟᱹᱱᱟᱹᱧ ᱟᱫᱚ ᱩᱱᱤ ᱨᱮᱥᱤᱵᱷ ᱤᱧ ᱪᱟᱞᱟᱜ ᱠᱟᱱᱟ ᱱᱚᱰᱮ ᱜᱮᱴ ᱴᱷᱮᱡ ᱦᱮᱡ ᱥᱮᱴᱮᱨ ᱠᱟᱱᱟᱭ ᱟᱫᱚ ᱩᱱᱤ ᱜᱮ ᱤᱧ ᱫᱟᱨᱟᱢᱮ ᱞᱟᱹᱜᱤᱫ ᱤᱧ ᱢᱚᱦᱰᱟᱣ ᱠᱟᱱᱟ ᱟᱨ ᱟᱹᱰᱤ ᱨᱟᱹᱥᱠᱟᱹᱧ ᱟᱹᱭᱠᱟᱹᱣᱫᱟ ᱤᱧ ᱨᱮᱱ ᱥᱟᱵᱥᱠᱨᱟᱭᱵᱟᱨ ᱟᱨ ᱟᱡ ᱦᱚᱸᱭ ᱵᱞᱚᱜᱟᱨ ᱠᱟᱱᱟ ᱟᱨ ᱤᱧ ᱥᱚᱸᱜᱮ ᱧᱟᱯᱟᱢᱚᱜ ᱮ ᱦᱤᱡᱩᱜ ᱠᱟᱱᱟ ᱚᱱᱟ ᱦᱚᱸ ᱟᱹᱰᱤ ᱨᱟᱹᱥᱠᱟᱹᱧ ᱟᱹᱭᱠᱟᱹᱣᱫᱟ ᱚᱱᱟ ᱦᱚᱸ ᱟᱹᱰᱤ ᱡᱷᱟᱹᱞ ᱠᱷᱚᱡ ᱦᱤᱡᱩᱜ ᱠᱟᱱᱟ ᱱᱚᱰᱮ ᱠᱟᱹᱪᱤᱦᱟᱨ ᱠᱷᱚᱡ ᱫᱚ ᱩᱱᱠᱩ ᱫᱚ ᱮᱠᱥᱚ ᱵᱤᱥ ᱠᱤᱞᱳᱢᱤᱴᱟᱨ ᱵᱟᱝ ᱫᱚ ᱮᱠᱥᱚ ᱛᱤᱥ ᱠᱤᱞᱳᱢᱤᱴᱟᱨ ᱞᱟᱜᱽ ᱵᱷᱟᱜᱽ ᱤᱱᱟᱹᱜ ᱡᱷᱟᱹᱞ ᱨᱮ ᱢᱮᱱᱟᱜ ᱠᱚᱣᱟ ᱩᱱᱠᱩ ᱫᱚ ᱴᱷᱤᱠ ᱜᱮᱭᱟ ᱛᱚᱵᱮ ᱫᱮᱞᱟ ᱵᱚᱱ ᱧᱮᱞ ᱞᱟᱭ ᱜᱮ ᱟᱨ ᱤᱧ ᱧᱟᱯᱟᱢ ᱦᱚᱪᱚᱭᱮᱫ ᱯᱮᱭᱟ ᱱᱟᱦᱟᱜ ᱚᱸᱰᱮ ᱜᱮ ᱱᱤᱛᱚᱜ ᱛᱟᱲᱟᱢ ᱫᱚᱧ ᱩᱰᱩᱠᱚᱜ ᱠᱟᱱᱟ ᱱᱚᱜᱼᱚ ᱱᱚᱸᱰᱮ ᱜᱮ ᱦᱩᱭᱩᱜ ᱠᱟᱱᱟ ᱵᱟᱯᱞᱟ ᱫᱚ ᱱᱚᱸᱰᱮ ᱜᱮ ᱦᱮᱱᱟᱜ ᱞᱮᱭᱟ ᱱᱚᱸᱰᱮ ᱜᱮᱞᱮ ᱦᱮᱡ ᱠᱟᱱᱟ ᱟᱹᱰᱤ ᱢᱚᱡᱽ ᱠᱚ ᱵᱮᱱᱟᱣ ᱠᱟᱫᱟ ᱱᱚᱜᱼᱚᱭ ᱛᱚ ᱜᱟᱛᱮ ᱠᱚ ᱫᱮᱞᱟ ᱱᱤᱛᱚᱜ ᱫᱚᱭ ᱤᱭᱟᱹ ᱴᱷᱤᱠ ᱠᱟᱱᱟ ᱦᱮᱡ ᱥᱮᱴᱮᱨ ᱴᱷᱤᱠ ᱟᱠᱟᱱᱟᱭ ᱟᱨ ᱩᱱᱤ ᱥᱚᱸᱜᱮ ᱜᱮᱵᱚᱱ ᱧᱟᱯᱟᱢᱟ ᱟᱨ ᱯᱮ ᱣᱟᱣ ᱩᱱᱤ ᱯᱮ ᱧᱮᱞ ᱫᱟᱲᱮᱭᱟᱭ ᱠᱟᱱᱟ ᱨᱚᱡᱤ ᱠᱤᱥᱠᱩ ᱵᱞᱚᱜᱽ ᱵᱟ ᱟᱹᱰᱤ ᱨᱟᱹᱥᱠᱟᱹᱧ ᱠᱟᱫᱟ ᱱᱚᱜᱼᱚᱭ ᱠᱚ ᱱᱩᱭ ᱯᱮ ᱧᱮᱞ ᱫᱟᱲᱮᱭᱟᱭ ᱠᱟᱱ ᱟᱨ ᱱᱩᱭ ᱫᱚ ᱠᱟᱱᱟᱭ ᱨᱚᱡᱤ ᱠᱤᱥᱠᱩ ᱵᱞᱚᱜ ᱟᱨ ᱱᱩᱭ ᱫᱚᱭ ᱦᱮᱡ ᱠᱟᱱᱟ ᱥᱟᱦᱟᱨᱥᱟ ᱠᱷᱚᱡ ᱮᱠᱥᱚ ᱛᱤᱥ ᱠᱤᱞᱳᱢᱤᱴᱟᱨ ᱫᱩᱨ ᱱᱚᱰᱮ ᱠᱷᱚᱡ ᱦᱟᱸ ᱟᱨ ᱤᱧ ᱫᱚᱧ ᱦᱮᱡ ᱠᱟᱱᱟ ᱡᱷᱟᱨᱠᱷᱚᱸᱰ ᱫᱩᱢᱠᱟ ᱠᱷᱚᱡ ᱦᱮᱡ ᱠᱟᱱᱟ ᱟᱨ ᱠᱷᱟᱥ ᱠᱟᱨᱛᱮ ᱵᱟᱯᱞᱟ ᱦᱚᱸ ᱢᱮᱱᱟᱜ ᱜᱮᱭᱟ ᱟᱨ ᱵᱤᱥᱮᱥ ᱱᱩᱭ ᱥᱚᱸᱜᱮ ᱧᱟᱯᱟᱢᱚᱜ ᱦᱚᱸ ᱟᱹᱰᱤ ᱨᱟᱹᱥᱠᱟᱹ ᱥᱚᱝᱡᱳᱜᱽ ᱦᱩᱭᱮᱱ ᱛᱟᱹᱞᱤᱧᱟ ᱵᱚᱞᱮ ᱵᱟᱯᱞᱟ ᱨᱮᱦᱚᱸ ᱱᱚᱰᱮ ᱫᱤᱫᱤᱭᱟᱜ ᱠᱩᱲᱤᱭᱟᱜ ᱵᱟᱯᱞᱟ ᱨᱤᱧ ᱦᱮᱡ ᱠᱟᱱᱟ ᱟᱨ ᱱᱩᱭ ᱦᱚᱸ ᱱᱚᱰᱮᱱᱤᱡ ᱠᱟᱱ ᱜᱮᱭᱟᱭ ᱧᱟᱯᱟᱢ ᱱᱟᱞᱤᱧ ᱯᱷᱳᱱ ᱛᱮ ᱟᱨ ᱱᱤᱛᱚᱜ ᱞᱤᱧ ᱦᱮᱡ ᱠᱟᱱᱟ ᱧᱟᱯᱟᱢ ᱱᱟᱞᱤᱧ ᱟᱹᱰᱤ ᱨᱟᱹᱥᱠᱟᱹᱧ ᱟᱹᱭᱠᱟᱹᱣᱫᱟ ᱟᱹᱰᱤ ᱨᱟᱹᱥᱠᱟᱹᱧ ᱟᱹᱭᱠᱟᱹᱣᱫᱟ ᱛᱚᱵᱮ ᱜᱟᱛᱮ ᱠᱚ ᱱᱩᱭᱟᱜ ᱪᱮᱱᱮᱞ ᱨᱮᱭᱟᱜ ᱧᱩᱛᱩᱢ ᱫᱚ ᱠᱟᱱᱟᱭ ᱨᱚᱡᱤ ᱠᱤᱥᱠᱩ ᱵᱞᱚᱜ ᱟᱨ ᱱᱚᱣᱟ ᱪᱮᱱᱮᱞ ᱥᱟᱵᱥᱠᱨᱟᱭᱤᱵ ᱯᱮ ᱠᱚᱢᱮᱱᱴ ᱯᱮ ᱞᱟᱭᱤᱠ ᱯᱮ ᱟᱨ ᱡᱮᱢᱚᱱ ᱩᱥᱟᱹᱨᱟᱛᱮ ᱪᱮᱱᱮᱞ ᱢᱚᱱᱤᱴᱟᱭᱤᱡᱚᱜ ᱛᱟᱭ ᱦᱮᱸ ᱟᱨ ᱟᱹᱰᱤ ᱨᱟᱹᱥᱠᱟᱹᱧ ᱟᱹᱭᱠᱟᱹᱣ ᱠᱮᱫᱟ ᱟᱢ ᱥᱚᱸᱜᱮ ᱧᱟᱯᱟᱢ ᱠᱟᱛᱮ ᱥᱟᱹᱨᱤᱜᱮ ᱨᱤᱭᱮᱞ ᱨᱮ ᱟᱹᱰᱤ ᱠᱤᱭᱩᱴ ᱜᱮᱭᱟᱭ ᱟᱫᱚ ᱴᱷᱤᱠ ᱜᱮ ᱛᱚᱵᱮ ᱢᱟ ᱫᱮᱞᱟ ᱟᱨᱦᱚᱸ ᱞᱟᱦᱟ ᱥᱮᱫ ᱵᱷᱤᱰᱤᱭᱳ ᱦᱟᱸᱜ ᱞᱤᱧ ᱩᱫᱩᱜ ᱟᱯᱮ ᱠᱟᱱᱟ ᱦᱮᱸ ᱧᱟᱯᱟᱢ ᱠᱟᱱᱟ ᱟᱹᱰᱤ ᱨᱟᱹᱥᱠᱟᱹ ᱟᱨ ᱱᱤᱛᱚᱜ ᱞᱤᱧ ᱵᱚᱞᱚᱜ ᱠᱟᱱᱟ ᱟᱹᱰᱤ ᱠᱩᱥᱤᱧ ᱟᱹᱭᱠᱟᱹᱣ ᱠᱮᱫᱟ ᱵᱚᱞᱮ ᱱᱩᱭ ᱥᱚᱸᱜᱮ ᱧᱟᱯᱟᱢ ᱠᱟᱛᱮ ᱦᱮᱸ ᱟᱹᱰᱤ ᱢᱚᱡᱽ ᱦᱮᱸ ᱵᱚᱞᱮ ᱱᱚᱣᱟ ᱫᱚ ᱵᱚᱞᱮ ᱟᱪᱟᱱᱟᱠ ᱦᱩᱭᱱᱟ ᱵᱚᱞᱮ ᱵᱟᱞᱤᱧ ᱦᱩᱫᱤᱥ ᱠᱟᱜ ᱛᱟᱦᱮᱱᱟ ᱵᱚᱞᱮ ᱟᱹᱞᱤᱧ ᱱᱟᱦᱟᱜ ᱞᱤᱧ ᱧᱟᱯᱟᱢᱚᱜᱼᱟ ᱢᱮᱱᱛᱮ ᱦᱮᱸ ᱨᱚᱡᱤ ᱠᱤᱥᱠᱩ ᱵᱞᱚᱜ ᱥᱚᱸᱜᱮ ᱧᱟᱯᱟᱢᱚᱜᱼᱟ ᱱᱚᱣᱟ ᱫᱚ ᱵᱟᱹᱧ ᱦᱩᱫᱤᱥ ᱠᱟᱜ ᱛᱟᱦᱮᱱᱟ ᱞᱮᱠᱤᱱ ᱤᱥᱚᱨ ᱵᱟᱵᱟ ᱫᱟᱭᱟ ᱫᱨᱤᱥᱴᱤ ᱛᱮ ᱥᱟᱹᱨᱤ ᱜᱮᱞᱤᱧ ᱧᱟᱯᱟᱢ ᱠᱟᱱᱟ ᱟᱹᱰᱤ ᱠᱩᱥᱤᱧ ᱟᱹᱭᱠᱟᱹᱣ ᱠᱮᱫᱟ ᱦᱮᱸ ᱴᱷᱤᱠ ᱜᱮ ᱫᱮᱞᱟ ᱛᱚᱵᱮ

ᱟᱫᱚ ᱫᱮᱞᱟ ᱚᱱᱟ ᱵᱚᱱ ᱧᱮᱞ ᱦᱚᱪᱚᱭᱮᱭᱟ ᱛᱚᱵᱮ ᱴᱷᱤᱠ ᱜᱮᱭᱟ ᱛᱚᱵᱮ ᱜᱟᱛᱮ ᱠᱚ ᱱᱚᱜᱼᱚᱭ ᱱᱚᱜᱼᱚ ᱱᱚᱣᱟ ᱢᱚᱞ ᱨᱮᱜᱮᱧ ᱦᱟᱛᱟᱣ ᱠᱟᱫᱟ ᱱᱚᱣᱟ ᱫᱚ ᱥᱤᱴᱤ ᱥᱴᱟᱭᱤᱞ ᱠᱟᱱᱟ ᱧᱩᱛᱩᱢ ᱫᱚ ᱟᱨ ᱯᱮ ᱧᱮᱞ ᱫᱟᱲᱮᱭᱟᱜ ᱫᱮᱞᱟ ᱵᱚᱱ ᱞᱟᱲᱟ ᱨᱮᱜᱮ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱱᱚᱜᱼᱚᱭ ᱞᱟᱦᱟ ᱨᱮᱦᱚᱸᱧ ᱩᱫᱩᱜ ᱠᱟᱜ ᱯᱮᱜᱮ ᱱᱤᱛ ᱦᱚᱸᱧ ᱩᱫᱩᱜ ᱯᱮ ᱠᱟᱱᱟ ᱱᱚᱣᱟ ᱫᱚ ᱱᱚᱣᱟ ᱤᱭᱟᱹᱛᱮᱧ ᱦᱟᱛᱟᱣ ᱟᱫᱮᱭᱟ ᱮᱠ ᱦᱟᱡᱟᱨ ᱥᱟᱵᱥᱠᱨᱟᱭᱵᱟᱨ ᱠᱚ ᱠᱚᱢᱯᱞᱤᱴ ᱮᱱ ᱛᱟᱭᱟ ᱟᱫᱚ ᱱᱤᱛᱚᱜ ᱪᱮᱱᱮᱞ ᱢᱚᱱᱤᱴᱟᱭᱤᱡᱚᱜ ᱛᱟᱭᱟ ᱟᱫᱚ ᱪᱮᱱᱮᱞ ᱢᱚᱱᱤᱴᱟᱭᱤᱡ ᱨᱮᱱ ᱠᱷᱟᱡ ᱫᱚ ᱯᱟᱭᱥᱟᱭ ᱧᱟᱢᱟ ᱛᱷᱚᱨ ᱟᱭᱢᱟ ᱰᱷᱮᱨ ᱟᱫᱚ ᱚᱱᱟᱛᱮ ᱱᱚᱣᱟ ᱫᱚ ᱚᱱᱟ ᱨᱮ ᱱᱟᱦᱟᱜ ᱮ ᱵᱷᱚᱨᱟᱣᱟ ᱚᱱᱟ ᱵᱮᱝᱠ ᱠᱷᱚᱡ ᱯᱟᱭᱥᱟ ᱪᱷᱟᱰᱟᱣ ᱟᱹᱜᱩᱭᱟ ᱟᱨ ᱱᱚᱣᱟ ᱨᱮ ᱦᱟᱸᱜ ᱵᱷᱚᱨᱟᱣᱟ ᱦᱳᱭ ᱟᱫᱚ ᱛᱤᱱ ᱯᱤᱪᱷᱟᱹ ᱯᱟᱭᱥᱟᱭ ᱪᱷᱟᱰᱟᱣᱟ ᱱᱚᱣᱟ ᱨᱮ ᱵᱷᱚᱨᱟᱣᱟ ᱩᱱ ᱯᱤᱪᱷᱟᱹ ᱟᱫᱚᱭ ᱫᱤᱥᱟᱹᱭᱤᱧᱟ ᱱᱚᱣᱟ ᱫᱚ ᱥᱟᱨᱟ ᱨᱚᱜᱚᱲ ᱱᱚᱣᱟ ᱧᱮᱞ ᱛᱮᱫᱚᱭ ᱫᱤᱥᱟᱹᱭᱤᱧᱟ ᱟᱫᱚ ᱚᱱᱟᱛᱮ ᱤᱧ ᱫᱚ ᱱᱚᱣᱟ ᱡᱤᱱᱤᱥᱤᱧ ᱮᱢ ᱠᱟᱫᱮᱭᱟ ᱱᱚᱜᱼᱚᱭ

ᱟᱨ ᱟᱹᱞᱤᱧᱟᱜ ᱱᱚᱣᱟ ᱪᱮᱱᱮᱞ ᱫᱚ ᱧᱮᱞ ᱛᱟᱹᱞᱤᱧ ᱯᱮ ᱴᱷᱤᱠ ᱜᱮᱭᱟ ᱟᱨᱦᱚᱸ ᱞᱟᱦᱟ ᱥᱮᱫ ᱟᱨᱦᱚᱸ ᱩᱫᱩᱜ ᱨᱮᱭᱟᱜ ᱢᱮᱱᱟᱜ ᱜᱮᱭᱟ ᱟᱫᱚ ᱟᱹᱞᱤᱧᱟᱜ ᱫᱚ ᱱᱚᱰᱮ ᱜᱮᱞᱤᱧ ᱢᱩᱪᱟᱹᱫ ᱠᱟᱱᱟ ᱢᱟ ᱛᱚᱵᱮ ᱡᱚᱛᱚ ᱠᱚ ᱡᱚᱦᱟᱨ ᱱᱤᱛᱚᱜ ᱫᱚ ᱨᱩᱣᱟᱹᱲᱚᱜ ᱠᱟᱱᱟᱭ ᱩᱱᱤ ᱜᱮ ᱠᱚᱭᱚᱜᱚᱜ ᱞᱤᱧ ᱪᱟᱞᱟᱜ ᱠᱟᱱᱟ ᱱᱩᱭ ᱵᱷᱤᱰᱤᱭᱳ ᱤᱫᱤᱭᱮᱫᱟᱭ ᱢᱮᱛᱟᱭ ᱠᱟᱱᱟ ᱛᱟᱦᱮᱱ ᱢᱮ ᱵᱷᱚᱡᱽ ᱠᱚ ᱡᱚᱢ ᱛᱟᱨᱟᱭ ᱢᱮ ᱵᱟᱭ ᱟᱸᱡᱚᱢ ᱮᱫᱟ ᱢᱮᱱᱫᱟᱭ ᱪᱟᱞᱟᱣ ᱞᱮᱱ ᱜᱤᱧ ᱠᱚ ᱱᱤᱛᱚᱜ ᱫᱚᱭ ᱪᱟᱞᱟᱜ ᱠᱟᱱᱟ ᱱᱚᱡᱤ ᱠᱤᱥᱠᱩ ᱵᱞᱚᱠ ᱱᱩᱭ ᱫᱚᱭ ᱨᱩᱣᱟᱹᱲᱚᱜ ᱠᱟᱱᱟ ᱟᱹᱰᱤᱧ ᱢᱮᱛᱟᱣ ᱫᱮᱭᱟ ᱯᱟᱨᱴᱤ ᱨᱮ ᱮᱱᱡᱚᱭ ᱠᱟᱛᱮᱢ ᱪᱟᱞᱟᱜᱼᱟ ᱞᱮᱠᱤᱱ ᱵᱟᱭ ᱟᱸᱡᱚᱢ ᱫᱟ ᱢᱮᱱᱫᱟᱭ ᱚᱱᱛᱮ ᱪᱟᱞᱟᱜ ᱡᱟᱹᱨᱩᱲ ᱜᱮᱛᱤᱧᱟ ᱟᱫᱚ ᱚᱱᱟᱛᱮ ᱦᱳᱭ ᱤᱧ ᱥᱚᱸᱜᱮ ᱠᱷᱟᱥ ᱮ ᱦᱮᱡ ᱮᱱᱟ ᱧᱟᱯᱟᱢ ᱱᱟᱞᱤᱧ ᱟᱨ ᱵᱞᱚᱠ ᱠᱚ ᱵᱮᱱᱟᱣ ᱵᱟᱲᱟ ᱠᱮᱫᱟ ᱟᱨ ᱱᱤᱛᱚᱜ ᱨᱩᱣᱟᱹᱲᱚᱜ ᱞᱟᱹᱜᱤᱫ ᱴᱷᱤᱠ ᱜᱮᱭᱟ ᱛᱚᱵᱮ ᱫᱮᱞᱟ ᱱᱩᱭ ᱠᱚᱭᱚᱜ ᱜᱚᱫ ᱦᱩᱭ ᱞᱟᱭ ᱞᱟᱹᱜᱤᱫ ᱢᱟ ᱛᱚᱵᱮ ᱴᱟᱴᱟ ᱵᱟᱭ ᱵᱟᱭ